ᱥᱟᱱᱟᱢ ᱧᱮᱧᱮᱞᱤᱭᱟᱹ ᱟᱨ ᱟᱸᱡᱚᱢᱤᱭᱟᱹ ᱵᱚᱭᱦᱟ ᱢᱤᱥᱤ ᱠᱚ ᱤᱧ ᱯᱟᱦᱴᱟ ᱥᱮᱱ ᱠᱷᱚᱱ ᱥᱟᱹᱜᱩᱱ ᱯᱷᱩᱨᱜᱟᱹᱞ ᱢᱟᱦᱟ ᱛᱮᱦᱮᱧ ᱫᱚ ᱠᱟᱱᱟ ᱯᱷᱤᱯᱴᱤᱱ ᱟᱜᱚᱥᱴ ᱛᱮᱦᱮᱧᱟᱜ ᱫᱤᱱ ᱱᱚᱣᱟ ᱥᱤᱧᱚᱛ ᱫᱤᱥᱚᱢ ᱯᱷᱩᱨᱜᱟᱹᱞ ᱞᱮᱱ ᱛᱟᱦᱮᱸ ᱠᱟᱱᱟ ᱛᱮᱦᱮᱧ ᱫᱚ ᱟᱵᱚ ᱪᱤᱨ ᱦᱤᱯᱤᱲ ᱠᱟᱛᱮᱱ ᱟᱵᱚ ᱨᱤᱱᱤᱡ ᱵᱤᱨ ᱵᱟᱱᱴᱟ ᱢᱟᱹᱱᱢᱤ ᱨᱩᱯᱤ ᱡᱟᱦᱟᱸᱭ ᱠᱚ ᱛᱟᱦᱮᱸ ᱠᱟᱱᱟ ᱩᱱᱠᱩᱣᱟᱜ ᱡᱟᱸᱜᱟ ᱯᱚᱨᱟᱭᱱᱤ ᱨᱮ ᱞᱟᱥᱟᱬᱦᱮᱫ ᱜᱚᱰ ᱡᱚᱦᱟᱨ ᱥᱟᱶᱛᱮ ᱩᱱᱠᱩ ᱢᱟᱹᱱ ᱵᱚᱱ ᱪᱟᱞ ᱟᱠᱚᱣᱟ ᱟᱨ ᱵᱚᱱ ᱥᱟᱨᱦᱟᱣ ᱠᱚᱣᱟ ᱦᱤᱡᱩᱜ ᱠᱟᱱ ᱯᱤᱲᱦᱤ ᱥᱟᱶᱛᱮ ᱜᱤᱫᱽᱨᱟᱹ ᱯᱤᱫᱽᱨᱟᱹ ᱠᱚ ᱱᱚᱣᱟ ᱠᱟᱛᱷᱟ ᱵᱚᱱ ᱞᱟᱹᱭ ᱟᱠᱚᱣᱟ ᱚᱠᱟ ᱞᱮᱠᱟ ᱟᱵᱚ ᱨᱤᱱᱤᱡ ᱵᱤᱨ ᱵᱟᱱᱴᱟ ᱠᱚ ᱵᱟᱵᱟ ᱛᱤᱞᱠᱟᱹ ᱢᱟᱹᱡᱷᱤ ᱥᱤᱫᱷᱩ ᱠᱟᱹᱱᱩ ᱯᱷᱩᱞᱳ ᱡᱷᱟᱱᱳ ᱪᱟᱸᱫᱽ ᱵᱷᱟᱭᱨᱳ ᱵᱤᱨ ᱵᱤᱨᱥᱟᱹ ᱢᱩᱱᱰᱟᱹ ᱱᱩᱠᱩ ᱠᱚᱣᱟᱜ ᱱᱚᱣᱟ ᱚᱛ ᱦᱟᱥᱟ ᱵᱟᱧᱪᱟᱣ ᱞᱟᱹᱜᱤᱫ ᱤᱝᱨᱮᱡᱽ ᱠᱚ ᱥᱟᱞᱟᱜ ᱪᱮᱫ ᱞᱮᱠᱟ ᱠᱚ ᱞᱟᱹᱲᱦᱟᱹᱭ ᱞᱮᱱ ᱛᱟᱦᱮᱸ ᱠᱟᱱᱟ ᱟᱠᱚᱣᱟᱜ ᱡᱤᱣᱤ ᱟᱞᱟᱭ ᱠᱟᱛᱮ ᱱᱚᱣᱟ ᱫᱤᱥᱚᱢ ᱠᱚ ᱥᱟᱹᱫᱷᱤᱱ ᱞᱮᱫ ᱛᱟᱦᱮᱸ ᱠᱟᱱᱟ ᱛᱮᱦᱮᱧᱟᱜ ᱫᱤᱱ ᱫᱚ ᱚᱱᱟ ᱠᱚ ᱟᱵᱚᱨᱤᱡ ᱜᱤᱫᱽᱨᱟᱹ ᱵᱚᱱ ᱞᱟᱹᱭ ᱥᱮᱪᱮᱫ ᱟᱠᱚᱣᱟ ᱩᱭᱦᱟᱹᱨ ᱨᱮᱭᱟᱜ ᱠᱟᱛᱷᱟ ᱠᱟᱱᱟ ᱫᱤᱥᱚᱢ ᱥᱟᱹᱫᱷᱤᱱ ᱠᱟᱛᱮ ᱱᱩᱱᱟᱹᱜ ᱫᱤᱱ ᱱᱩᱱᱟᱹᱜ ᱥᱮᱨᱢᱟ ᱯᱟᱨᱚᱢᱮᱱᱟ ᱢᱮᱱᱠᱷᱟᱱ ᱪᱮᱫ ᱟᱵᱚ ᱯᱷᱩᱨᱜᱟᱹᱞ ᱨᱮ ᱢᱮᱱᱟᱜ ᱟᱠᱟᱫ ᱵᱚᱱᱟ ᱥᱮ ᱟᱵᱚ ᱫᱚ ᱱᱤᱛᱚᱜ ᱦᱟᱹᱵᱤᱡ ᱦᱟᱨᱠᱮᱛ ᱥᱟᱥᱮᱛ ᱨᱚᱰᱚᱡ ᱠᱚᱪᱞᱚᱱ ᱟᱵᱚᱣᱟᱜ ᱫᱤᱥᱚᱢ ᱨᱮᱜᱮ ᱟᱵᱚ ᱫᱚ ᱚᱱᱠᱟ ᱜᱮ ᱢᱮᱱᱟᱜ ᱵᱚᱱᱟ ᱠᱩᱲᱤ ᱦᱚᱯᱚᱱ ᱛᱤᱨᱞᱟᱹ ᱦᱚᱯᱚᱱ ᱟᱭᱳ ᱦᱚᱲ ᱠᱚᱦᱚᱸ ᱦᱚᱨ ᱵᱤᱨ ᱛᱟᱲᱟᱢ ᱰᱟᱦᱟᱨ ᱨᱮᱦᱚᱸ ᱯᱷᱩᱨᱜᱟᱹᱞ ᱫᱚ ᱵᱟᱝ ᱠᱚ ᱪᱟᱞᱟᱣ ᱫᱟᱲᱮᱭᱟᱜ ᱠᱟᱱᱟ ᱥᱮ ᱵᱟᱝ ᱠᱚ ᱠᱟᱹᱢᱤ ᱫᱟᱲᱮᱭᱟᱜ ᱠᱟᱱᱟ ᱩᱱᱠᱩᱣᱟᱜ ᱡᱤᱣᱤ ᱦᱚᱲᱢᱚ ᱵᱚᱛᱚᱨ ᱛᱮ ᱞᱩᱠᱩᱫ ᱞᱩᱠᱩᱫ ᱞᱟ ᱥᱮᱴᱮᱨ ᱜᱩᱰᱩ ᱞᱮᱠᱟ ᱚᱠᱟ ᱦᱚᱨ ᱰᱟᱦᱟᱨ ᱨᱮ ᱚᱠᱟ ᱨᱮᱪᱚᱝ ᱛᱤᱱ ᱨᱮᱪᱚᱝ ᱪᱮᱫ ᱪᱚᱧ ᱪᱤᱠᱟᱹᱜᱼᱟ ᱚᱱᱟ ᱜᱮ ᱡᱤᱣᱤ ᱦᱚᱲᱢᱚ ᱨᱮ ᱞᱩᱠᱩᱫ ᱞᱩᱠᱩᱫ ᱵᱚᱛᱚᱨ ᱜᱮ ᱟᱹᱭᱠᱟᱹᱜ ᱠᱟᱱᱟ ᱫᱤᱠᱩᱣᱟᱜ ᱥᱤᱵᱤᱞ ᱠᱟᱛᱷᱟ ᱛᱮ ᱟᱞᱚ ᱵᱚᱱ ᱵᱷᱩᱞᱟᱹᱜ ᱢᱟ ᱫᱤᱠᱩᱣᱟᱜ ᱮᱲᱮ ᱨᱚᱲ ᱛᱮ ᱟᱞᱚ ᱵᱚᱱ ᱞᱩᱵᱷᱟᱹᱜ ᱢᱟ ᱥᱤᱵᱤᱞ ᱥᱤᱵᱤᱞᱮ ᱨᱚᱲ ᱟᱢᱟ ᱪᱚᱴ ᱨᱤᱡ ᱪᱟᱸᱫᱚ ᱵᱚᱸᱜᱟᱭ ᱥᱮᱯᱮᱧᱟᱢ ᱞᱮᱠᱟ ᱢᱮᱱᱠᱷᱟᱱ ᱛᱟᱭᱚᱢ ᱫᱚ ᱩᱱᱤ ᱫᱚ ᱵᱟᱹᱭ ᱵᱟᱹᱭ ᱛᱮ ᱟᱢᱟᱜ ᱚᱛ ᱦᱟᱥᱟ ᱡᱮᱛᱮᱭᱟᱜ ᱮ ᱮᱲᱮ ᱵᱷᱩᱲᱩᱡ ᱪᱟᱵᱟ ᱢᱮᱭᱟ ᱱᱚᱣᱟ ᱜᱮ ᱥᱟᱹᱨᱤ ᱠᱟᱛᱷᱟ ᱠᱟᱱᱟ ᱟᱵᱚ ᱵᱚᱱ ᱞᱟᱦᱟᱜᱼᱟ ᱢᱟᱲᱟᱝ ᱥᱮᱫ ᱡᱟᱸᱜᱟ ᱵᱚᱱ ᱞᱟᱯᱷᱟᱣᱟ ᱥᱮᱪᱮᱫᱚᱜᱼᱟ ᱵᱚᱱ ᱞᱟᱦᱟᱱᱛᱤᱜ ᱟᱵᱚᱱ ᱟᱵᱚᱣᱟᱜ ᱦᱟᱛᱟᱝ ᱫᱟᱲᱮ ᱵᱚᱱ ᱠᱮᱴᱮᱡ ᱞᱮᱠᱷᱟᱱ ᱟᱵᱚ ᱥᱟᱱᱟᱢ ᱞᱮᱠᱟᱱᱟᱜ ᱟᱹᱭᱫᱟᱹᱨᱤᱭᱟᱜ ᱠᱟᱛᱷᱟ ᱵᱚᱱ ᱵᱟᱰᱟᱭ ᱫᱟᱲᱮᱭᱟᱜᱼᱟ ᱱᱟᱜᱟᱢ ᱨᱮᱭᱟᱜ ᱠᱟᱛᱷᱟ ᱡᱟᱦᱟᱸ ᱠᱤᱛᱟᱹᱵ ᱯᱩᱛᱷᱤ ᱨᱮ ᱚᱞ ᱛᱚᱞ ᱟᱠᱟᱱᱟ ᱚᱱᱟ ᱥᱟᱱᱟᱢ ᱠᱚᱵᱚᱱ ᱵᱟᱰᱟᱭ ᱫᱟᱲᱮᱭᱟᱜᱼᱟ ᱚᱱᱟ ᱞᱟᱹᱜᱤᱫ ᱛᱮ ᱟᱵᱚ ᱥᱮᱪᱮᱫᱚᱜ ᱦᱩᱭᱩᱜᱼᱟ ᱯᱟᱲᱦᱟᱜ ᱦᱩᱭᱩᱜᱼᱟ ᱥᱮᱪᱮᱫ ᱞᱮᱱᱠᱷᱟᱱ ᱯᱟᱲᱦᱟᱣ ᱞᱮᱱᱠᱷᱟᱱ ᱚᱞ ᱪᱤᱠᱤ ᱥᱮᱬᱟ ᱞᱮᱠᱷᱟᱱ ᱟᱹᱰᱤ ᱞᱮᱠᱟᱱᱟᱜ ᱯᱟᱛᱟᱢ ᱯᱩᱛᱷᱤ ᱨᱮ ᱡᱟᱦᱟᱸ ᱚᱞ ᱟᱠᱟᱱᱟ ᱚᱱᱟ ᱥᱟᱱᱟᱢ ᱠᱚᱵᱚᱱ ᱵᱟᱰᱟᱭ ᱫᱟᱲᱮᱭᱟᱜᱼᱟ ᱚᱠᱟ ᱯᱩᱛᱷᱤ ᱨᱮ ᱚᱠᱟ ᱯᱟᱛᱷᱟᱢ ᱨᱮ ᱱᱟᱜᱟᱢ ᱨᱮᱱᱟᱜ ᱠᱟᱛᱷᱟ ᱚᱞ ᱟᱠᱟᱱᱟ ᱟᱨ ᱟᱜᱟᱢ ᱨᱮ ᱪᱮᱫ ᱞᱮᱠᱟ ᱵᱚᱱ ᱠᱟᱹᱢᱤᱭᱟ ᱱᱚᱣᱟ ᱡᱤᱱᱤᱥ ᱠᱚ ᱟᱵᱚ ᱵᱚᱱ ᱵᱟᱰᱟᱭ ᱧᱟᱢ ᱫᱟᱲᱮᱭᱟᱜᱼᱟ ᱚᱱᱟ ᱞᱟᱹᱜᱤᱫ ᱛᱮ ᱚᱞ ᱪᱤᱠᱤ ᱫᱚ ᱱᱤᱦᱟᱹᱛᱤ ᱵᱚᱱ ᱥᱮᱬᱟᱭ ᱢᱟ ᱱᱚᱣᱟ ᱵᱚᱱ ᱥᱮᱬᱟ ᱞᱮᱠᱷᱟᱱ ᱟᱵᱚᱣᱟᱜ ᱡᱟᱹᱛᱤ ᱥᱟᱶᱛᱟ ᱥᱟᱶᱦᱮᱫ ᱫᱚᱲᱦᱚᱜᱼᱟ ᱮᱵᱷᱮᱱᱚᱜ ᱯᱮ ᱟᱹᱫᱤᱢ ᱮᱵᱷᱮᱱᱚᱜ ᱯᱮ ᱢᱤᱫ ᱦᱚᱨ ᱛᱮᱵᱚᱱ ᱛᱟᱲᱟᱢᱟ ᱢᱤᱫ ᱥᱟᱶ ᱛᱮᱵᱚᱱ ᱠᱟᱹᱢᱤᱭᱟ ᱟᱨ ᱢᱟᱲᱟᱝ ᱥᱮᱫ ᱵᱚᱱ ᱞᱟᱦᱟᱜᱼᱟ ᱟᱨ ᱚᱱᱟ ᱴᱷᱟᱶ ᱨᱮᱵᱚᱱ ᱥᱮᱴᱮᱨᱚᱜᱼᱟ ᱡᱟᱦᱟᱸ ᱨᱮ ᱟᱵᱚᱣᱟᱜ ᱦᱚᱠ ᱟᱵᱚᱣᱟᱜ ᱡᱩᱲᱩ ᱟᱵᱚᱣᱟᱜ ᱢᱟᱹᱱ ᱵᱚᱱ ᱧᱟᱢ ᱫᱟᱲᱮᱭᱟᱜᱼᱟ ᱚᱱᱟ ᱟᱹᱭᱫᱟᱹᱨ ᱟᱨ ᱚᱱᱟ ᱢᱟᱹᱱ ᱟᱨ ᱚᱱᱟ ᱯᱷᱩᱨᱜᱟᱹᱞ ᱫᱚᱵᱚᱱ ᱦᱟᱛᱟᱣ ᱜᱮᱭᱟ ᱡᱚᱦᱟᱨ